ᱨᱮ ᱡᱟᱱᱟᱢ ᱟᱭᱚᱢ ᱡᱟᱱᱟᱢ ᱞᱤᱫᱤᱧ ᱫᱷᱩᱲᱤ ᱫᱷᱟᱹᱨᱛᱤ ᱨᱮ ᱥᱟᱱᱟᱢ ᱠᱷᱚᱱᱮᱢ ᱛᱟᱦᱮᱱᱟᱭᱚ ᱟᱢ ᱫᱚ ᱩᱥᱩᱞ ᱨᱮ ᱡᱚᱦᱟᱨ ᱜᱮ ᱤᱧ ᱜᱮ ᱨᱟᱱᱤ ᱢᱩᱨᱢᱩ ᱛᱮᱦᱮᱧ ᱟᱯᱮ ᱠᱚ ᱥᱟᱢᱟᱝ ᱨᱤᱧ ᱥᱮᱴᱮᱨ ᱟᱠᱟᱱᱟ ᱢᱤᱫ ᱚᱱᱚᱬᱦᱮ ᱟᱹᱜᱩ ᱠᱟᱛᱮ ᱤᱧ ᱠᱷᱚᱱ ᱢᱟᱨᱟᱝ ᱟᱭᱳ ᱵᱟᱵᱟ ᱛᱮᱠᱚ ᱫᱚ ᱤᱧᱟᱹᱜ ᱢᱟᱱᱚᱛ ᱜᱚᱰ ᱟᱨ ᱡᱚᱦᱟᱨ ᱤᱧ ᱠᱷᱚᱱ ᱦᱩᱰᱤᱧ ᱵᱚᱭᱦᱟ ᱟᱨ ᱢᱤᱥᱨᱟᱧ ᱛᱮᱠᱚ ᱫᱚ ᱤᱧᱟᱹᱜ ᱫᱩᱞᱟᱹᱲ ᱛᱩᱢ ᱛᱮᱦᱮᱧ ᱫᱚ ᱟᱭᱳ ᱢᱟᱦᱟ ᱦᱳᱭ ᱛᱮᱦᱮᱧ ᱫᱚ ᱢᱟᱫᱟᱨᱥ ᱰᱮ ᱡᱟᱱᱟᱢ ᱟᱭᱳ ᱚᱱᱚᱬᱦᱮ ᱨᱮᱭᱟᱜ ᱧᱩᱛᱩᱢ ᱫᱚ ᱦᱩᱭᱩᱜ ᱠᱟᱱᱟ ᱡᱟᱱᱟᱢ ᱟᱭᱳ ᱛᱚ ᱩᱱᱤ ᱠᱟᱱᱟᱭ ᱡᱟᱦᱟᱸᱭ ᱡᱤᱣᱤ ᱦᱟᱹᱴᱤᱧ ᱟᱠᱟᱫ ᱵᱚᱱᱟᱭ᱾ ᱡᱟᱱᱟᱢ ᱟᱭᱳ ᱫᱚ ᱩᱱᱤ ᱠᱟᱱᱟᱭ ᱡᱟᱦᱟᱸᱭ ᱠᱚᱲᱟᱢ ᱛᱚᱣᱟ ᱟᱹᱧᱩ ᱠᱟᱛᱮ ᱦᱟᱨᱟ ᱦᱟᱠᱟᱫ ᱵᱚᱱᱟᱭ᱾ ᱡᱟᱱᱟᱢ ᱟᱭᱳ ᱫᱚ ᱩᱱᱤ ᱠᱟᱱᱟᱭ ᱡᱟᱦᱟᱸᱭ ᱟᱡ ᱨᱮᱸᱜᱮᱡ ᱛᱮ ᱛᱟᱦᱮᱸ ᱠᱟᱛᱮ ᱨᱮᱦᱚᱸ ᱡᱚᱢ ᱮ ᱮᱢ ᱟᱠᱟᱫ ᱵᱚᱱᱟ᱾ ᱦᱳᱭ ᱡᱟᱱᱟᱢ ᱟᱭᱳ ᱫᱚ ᱩᱱᱤ ᱜᱮ ᱡᱟᱦᱟᱸᱭ ᱠᱷᱟᱹᱛᱤᱨ ᱛᱮᱦᱮᱧ ᱫᱤᱥᱚᱢ ᱵᱚᱱ ᱧᱮᱞ ᱧᱟᱢᱮᱜᱼᱟ ᱱᱚᱣᱟ ᱫᱷᱩᱲᱤ ᱫᱷᱟᱹᱨᱛᱤ ᱨᱮᱵᱚᱱ ᱦᱮᱡ ᱟᱠᱟᱱᱟ ᱩᱱᱤ ᱡᱟᱱᱟᱢ ᱟᱭᱳ ᱫᱤᱥᱟᱹ ᱠᱟᱛᱮ ᱜᱤᱧ ᱚᱞ ᱟᱠᱟᱫᱼᱟ ᱚᱱᱟᱜᱤᱧ ᱯᱟᱲᱦᱟᱣ ᱟᱸᱡᱚᱢ ᱟᱯᱮᱭᱟ ᱡᱟᱱᱟᱢ ᱟᱭᱳᱢ ᱡᱟᱱᱟᱢ ᱞᱤᱫᱤᱧ ᱫᱷᱩᱲᱤ ᱫᱷᱟᱹᱨᱛᱤ ᱨᱮ ᱥᱟᱱᱟᱢ ᱠᱷᱚᱱᱮᱢ ᱛᱟᱦᱮᱱᱟᱭᱳ ᱟᱢ ᱫᱚ ᱩᱥᱩᱞ ᱨᱮ ᱡᱟᱱᱟᱢ ᱟᱭᱳᱢ ᱡᱟᱱᱟᱢ ᱞᱤᱫᱤᱧ ᱫᱷᱩᱲᱤ ᱫᱷᱟᱹᱨᱛᱤ ᱨᱮ ᱥᱟᱱᱟᱢ ᱠᱷᱚᱱᱮᱢ ᱛᱟᱦᱮᱱᱟᱭᱳ ᱟᱢ ᱫᱚ ᱩᱥᱩᱞ ᱨᱮ ᱞᱟᱡ ᱦᱟᱹᱥᱩ ᱵᱚᱦᱚᱜ ᱦᱟᱹᱥᱩ ᱦᱟᱨᱠᱮᱛ ᱠᱚᱥᱴᱚ ᱥᱟᱦᱟᱣ ᱠᱟᱛᱮ ᱡᱚᱛᱚᱱ ᱫᱚᱦᱚ ᱞᱤᱫᱤᱧᱮᱢ ᱟᱨᱮ ᱪᱟᱸᱫᱚ ᱟᱢᱟᱜ ᱜᱚᱨᱵᱷᱮ ᱵᱷᱤᱛᱤᱨ ᱨᱮ ᱡᱟᱱᱟᱢ ᱟᱭᱚᱢ ᱡᱟᱱᱟᱢ ᱞᱤᱫᱤᱧ ᱫᱷᱟᱨᱟ ᱦᱟᱨᱟ ᱪᱟᱛᱚᱢ ᱚᱲᱟᱜ ᱢᱩᱨᱢᱩ ᱵᱟᱹᱠᱷᱩᱞ ᱨᱮ ᱚᱣᱟᱭ ᱚᱣᱟᱭ ᱨᱟᱜ ᱠᱟᱛᱤᱧ ᱞᱟᱸᱫᱟ ᱚᱪᱚ ᱞᱮᱫ ᱢᱮ ᱡᱚᱨᱚᱜ ᱢᱮᱫ ᱫᱟᱜ ᱨᱮ ᱡᱟᱱᱟᱢ ᱟᱭᱚᱢ ᱡᱟᱱᱟᱢ ᱞᱤᱫᱤᱧ ᱫᱷᱩᱲᱤ ᱫᱷᱟᱹᱨᱛᱤ ᱨᱮ ᱥᱟᱱᱟᱢ ᱠᱷᱚᱱᱮᱢ ᱛᱟᱦᱮᱱᱟᱭᱚ ᱟᱢ ᱫᱚ ᱩᱥᱩᱞ ᱨᱮ ᱢᱟᱭᱟᱝ ᱠᱷᱚᱱᱮᱢ ᱨᱟᱠᱟᱵ ᱞᱤᱫᱤᱧ ᱠᱚᱲᱟᱢ ᱠᱚᱞᱮ ᱨᱮ ᱠᱚᱞᱮ ᱠᱟᱛᱮᱢ ᱪᱚᱜ ᱟᱫ ᱛᱤᱧ ᱵᱚᱦᱚᱜ ᱢᱚᱞᱚᱝ ᱨᱮ ᱥᱤᱛᱩᱝ ᱠᱷᱚᱱᱮᱢ ᱩᱢᱩᱞ ᱠᱤᱫᱤᱧ ᱤᱧ ᱵᱤᱱ ᱞᱟᱹᱭ ᱛᱮᱜᱮᱢ ᱟᱹᱭᱠᱟᱹᱣ ᱴᱷᱤᱠᱟᱹ ᱞᱤᱫᱤᱧ ᱠᱚᱲᱟᱢ ᱛᱚᱣᱟ ᱟᱹᱧᱩ ᱠᱟᱛᱮᱢ ᱦᱟᱨᱟ ᱢᱟᱨᱟᱝ ᱠᱤᱫᱤᱧ ᱡᱟᱱᱟᱢ ᱟᱭᱚᱢ ᱡᱟᱱᱟᱢ ᱞᱤᱫᱤᱧ ᱱᱚᱣᱟ ᱫᱷᱟᱹᱨᱛᱤ ᱨᱮ ᱥᱟᱱᱟᱢ ᱠᱷᱚᱱᱮᱢ ᱛᱟᱦᱮᱱᱟᱭᱳ ᱟᱢ ᱫᱚ ᱩᱥᱩᱞ ᱨᱮ ᱵᱷᱤᱸᱫᱟᱹᱲᱚᱜ ᱨᱤᱧ ᱵᱮᱨᱮᱫ ᱠᱟᱹᱧ ᱪᱟᱪᱚ ᱠᱮᱴᱮᱡ ᱮᱢ ᱞᱟᱹᱭᱟᱹᱧ ᱵᱩᱜᱤ ᱵᱟᱹᱲᱤᱡ ᱮᱢ ᱥᱮᱪᱮᱫ ᱤᱧ ᱢᱮᱫ ᱫᱟᱜ ᱡᱚᱨᱚᱜ ᱨᱮᱢ ᱡᱚᱫ ᱠᱟᱹᱧ ᱞᱚᱠᱷᱟ ᱟᱛᱮᱢ ᱪᱮᱨᱮᱡ ᱤᱧ ᱡᱟᱱᱟᱢ ᱟᱲᱟᱝ ᱛᱮ ᱡᱟᱱᱟᱢ ᱟᱭᱚᱢ ᱡᱟᱱᱟᱢ ᱞᱤᱫᱤᱧ ᱱᱚᱣᱟ ᱫᱷᱟᱹᱨᱛᱤ ᱨᱮ ᱥᱟᱱᱟᱢ ᱠᱷᱚᱱᱮᱢ ᱛᱟᱦᱮᱱᱟᱭᱚ ᱟᱢ ᱫᱚ ᱩᱥᱩᱞ ᱨᱮ ᱫᱟᱜ ᱡᱟᱹᱯᱩᱫ ᱨᱚᱦᱚᱭ ᱠᱩᱠᱩᱴ ᱢᱤᱫ ᱴᱷᱚᱬᱮ ᱞᱚᱥᱚᱫ ᱠᱷᱚᱱᱮᱢ ᱫᱟᱹᱲ ᱨᱟᱠᱟᱵ ᱞᱮᱱ ᱵᱟᱹᱫᱽ ᱟᱲᱮ ᱨᱮ ᱞᱟᱲ ᱥᱟᱠᱟᱢ ᱜᱩᱸᱜᱩ ᱩᱢᱩᱞ ᱵᱟᱹᱱᱩᱜ ᱛᱟᱢ ᱥᱟᱶ ᱨᱮ ᱮᱱᱦᱚᱸᱢ ᱩᱢᱩᱞ ᱞᱤᱫᱤᱧ ᱜᱚᱢᱦᱮᱲ ᱟᱧᱪᱟᱨ ᱩᱢᱩᱞ ᱛᱮ ᱡᱟᱱᱟᱢ ᱟᱭᱚᱢ ᱡᱟᱱᱟᱢ ᱞᱤᱫᱤᱧ ᱱᱚᱣᱟ ᱫᱷᱟᱹᱨᱛᱤ ᱛᱟᱞᱟ ᱨᱮ ᱥᱟᱱᱟᱢ ᱠᱷᱚᱱᱮᱢ ᱛᱟᱦᱮᱱᱟᱭᱚ ᱟᱢ ᱫᱚ ᱩᱥᱩᱞ ᱨᱮ ᱡᱟᱱᱟᱢ ᱟᱭᱚ ᱟᱢ ᱫᱚ ᱡᱤᱣᱤ ᱦᱟᱹᱴᱤᱧᱤᱡ ᱚᱛ ᱚᱯᱮᱞ ᱢᱟᱹᱱᱢᱤ ᱥᱤᱨᱡᱚᱱ ᱥᱚᱛ ᱟᱨ ᱥᱟᱹᱨᱤ ᱥᱟᱱᱟᱢ ᱠᱟᱹᱢᱤ ᱨᱮᱢ ᱛᱤᱸᱜᱩᱱ ᱨᱮᱸᱜᱮᱡ ᱛᱮᱛᱟᱝ ᱨᱩᱣᱟᱹᱜ ᱨᱟᱵᱟᱝ ᱡᱚᱛᱚᱢ ᱵᱟᱰᱟᱭ ᱟᱢᱜᱮ ᱪᱟᱸᱫᱚ ᱛᱟᱨᱟᱥ ᱢᱟᱨᱥᱟᱞᱮᱢ ᱟᱹᱜᱩᱣᱟᱹᱧ ᱡᱟᱱᱟᱢ ᱟᱭᱚᱢ ᱡᱟᱱᱟᱢ ᱞᱤᱫᱤᱧ ᱱᱚᱣᱟ ᱫᱷᱟᱹᱨᱛᱤ ᱛᱟᱞᱟᱨᱮ ᱥᱟᱱᱟᱢ ᱠᱷᱚᱱᱮᱢ ᱛᱟᱦᱮᱱᱟᱭᱚ ᱟᱢ ᱫᱚ ᱩᱥᱩᱞ ᱨᱮ ᱟᱢ ᱫᱚ ᱩᱥᱩᱞ ᱨᱮ ᱡᱟᱱᱟᱢ ᱟᱭᱳ ᱴᱷᱮᱱ ᱤᱧᱟᱹᱜ ᱢᱟᱱᱚᱛ ᱜᱚᱰ ᱟᱨ ᱡᱚᱦᱟᱨ